ᱟᱨ ᱵᱟᱦᱟ ᱫᱚ ᱢᱟᱲᱟᱝ ᱯᱟᱥᱴᱟ ᱞᱟᱜᱟᱣ ᱠᱟᱭ ᱢᱮ ᱣᱟᱣ ᱟᱹᱰᱤ ᱱᱟᱯᱟᱭ ᱧᱮᱞᱚᱜ ᱠᱟᱱᱟ ᱱᱚᱛᱮ ᱥᱟᱱᱟᱢ ᱠᱚᱜᱮ ᱡᱚᱦᱟᱨ ᱥᱟᱶᱛᱮ ᱥᱟᱹᱜᱩᱱ ᱥᱤᱸᱜᱟᱹᱲ ᱟᱨ ᱛᱮᱦᱮᱧᱟᱜ ᱵᱞᱚᱜ ᱨᱮ ᱟᱯᱮ ᱠᱚ ᱡᱚᱛᱚ ᱥᱟᱹᱜᱩᱱ ᱫᱟᱨᱟᱢ ᱛᱮᱦᱮᱧ ᱫᱚ ᱠᱟᱱᱟ ᱪᱟᱨ ᱯᱷᱮᱵᱽᱨᱩᱣᱟᱨᱤ ᱟᱨ ᱛᱮᱦᱮᱧ ᱱᱤᱛᱚᱜ ᱟᱹᱭᱩᱵ ᱵᱮᱲᱟ ᱵᱞᱚᱜ ᱞᱤᱧ ᱮᱦᱚᱵ ᱟᱠᱟᱫᱼᱟ ᱱᱤᱛᱚᱜ ᱵᱟᱡᱟᱜ ᱠᱟᱱᱟ ᱥᱤᱸᱜᱟᱹᱲᱟᱜ ᱥᱟᱲᱮ ᱪᱷᱮ ᱠᱷᱚᱱ ᱥᱟᱛ ᱜᱟᱱ ᱟᱨ ᱛᱮᱦᱮᱧ ᱫᱚ ᱥᱮᱛᱟᱜ ᱵᱮᱲᱟ ᱠᱞᱟᱥ ᱪᱟᱞᱟᱣ ᱞᱮᱱᱟᱹᱧ ᱛᱟᱦᱮᱱ ᱟᱨ ᱤᱱᱟᱹ ᱛᱟᱨᱯᱚᱨᱮ ᱠᱞᱟᱥ ᱠᱷᱚᱡᱟᱜ ᱜᱮ ᱦᱟᱱᱛᱮ ᱢᱟᱨᱠᱮᱴ ᱥᱮᱫ ᱯᱟᱨᱚᱢ ᱠᱟᱛᱮᱱ ᱠᱤᱪᱷᱩ ᱜᱟᱱ ᱥᱟᱢᱟᱱ ᱠᱚᱧ ᱟᱹᱜᱩ ᱛᱟᱨᱟ ᱠᱮᱜᱼᱟ ᱪᱮᱫᱟᱜ ᱥᱮ ᱛᱮᱦᱮᱧ ᱫᱚ ᱵᱤᱴᱤᱭᱟᱜ ᱵᱟᱨᱛᱷᱰᱮ ᱠᱟᱱᱟ ᱡᱟᱱᱟᱢ ᱢᱟᱦᱟ ᱛᱟᱭ ᱟᱨ ᱪᱟᱨ ᱯᱷᱮᱵᱽᱨᱩᱣᱟᱨᱤ ᱨᱮᱜᱮ ᱦᱚᱯᱚᱱ ᱵᱤᱴᱤ ᱴᱤ ᱮᱢ ᱮᱪ ᱨᱮ ᱦᱩᱭ ᱞᱮᱱᱟᱭ ᱛᱟᱦᱮᱱ ᱟᱨ ᱦᱚᱯᱚᱱ ᱴᱤ ᱢᱟ ᱱᱚᱰᱮ ᱢᱟᱢᱚ ᱚᱲᱟᱜ ᱨᱮᱜᱮ ᱢᱮᱱᱟᱭᱟ ᱟᱨ ᱫᱟᱹᱭ ᱟᱨ ᱛᱮᱧᱟᱝ ᱛᱟᱠᱚ ᱫᱚ ᱦᱟᱸᱰᱮ ᱱᱟᱦᱟᱜ ᱚᱲᱟᱜ ᱨᱮ ᱢᱮᱱᱟᱜ ᱠᱚᱣᱟ ᱟᱠᱚ ᱚᱲᱟᱜ ᱨᱮ ᱛᱚ ᱱᱚᱰᱮ ᱦᱚᱯᱚᱱ ᱴᱤᱭᱟᱜ ᱡᱟᱱᱟᱢ ᱢᱟᱦᱟ ᱫᱚ ᱱᱤᱭᱟᱹ ᱫᱷᱟᱣ ᱱᱚᱰᱮ ᱜᱮ ᱟᱨ ᱛᱮᱦᱮᱧ ᱦᱚᱯᱚᱱ ᱴᱤᱭᱟᱜ ᱵᱟᱨᱛᱷᱰᱮ ᱛᱟᱭ ᱡᱟᱱᱟᱢ ᱢᱟᱦᱟ ᱪᱮᱫ ᱞᱮᱠᱟ ᱞᱮ ᱢᱟᱱᱟᱣᱮᱜᱼᱟ ᱪᱚᱞᱚ ᱛᱚᱵᱮ ᱱᱤᱛᱚᱜ ᱫᱚ ᱦᱚᱯᱚᱱ ᱴᱤ ᱠᱮᱠ ᱜᱮᱫ ᱞᱟᱹᱜᱤᱫ ᱟᱹᱰᱤ ᱮᱠᱥᱟᱭᱴᱮᱰ ᱢᱮᱱᱟᱭᱟ ᱟᱨ ᱜᱤᱫᱽᱨᱟᱹ ᱠᱚᱢᱟ ᱵᱟᱨᱛᱷᱰᱮ ᱥᱮᱴᱮᱨ ᱞᱮᱱᱠᱷᱟᱱ ᱜᱮ ᱟᱹᱰᱤ ᱠᱚ ᱨᱟᱹᱥᱠᱟᱹᱜᱼᱟ ᱦᱮᱸᱥᱮ ᱦᱚᱯᱚᱱ ᱵᱤᱴᱤ ᱪᱮᱫ ᱞᱮᱠᱟᱢ ᱵᱩᱡᱷᱟᱹᱣᱮᱜᱼᱟ ᱞᱟᱹᱭ ᱧᱚᱜ ᱢᱮᱥᱮ ᱦᱚᱯᱚᱱ ᱴᱤ

ᱱᱚᱰᱮ ᱜᱮ ᱪᱚᱞᱚ ᱪᱚ ᱪᱚ ᱪᱚ ᱚᱰᱚᱠ ᱟᱞᱟᱝ ᱦᱚᱯᱚᱱ ᱴᱤ ᱞᱟᱹᱜᱤᱫ ᱛᱮᱭᱟᱨᱟ ᱞᱤᱧ ᱟᱹᱜᱩ ᱠᱟᱜᱼᱟ ᱵᱟᱦᱟ ᱨᱮᱱᱟᱜ ᱛᱮᱭᱟᱨᱟ ᱪᱩᱯ ᱪᱩᱯ ᱪᱩᱯ ᱛᱷᱤᱨᱩ ᱢᱮ ᱦᱚᱯᱚᱱ ᱴᱤ ᱞᱟᱹᱜᱤᱫ ᱛᱮᱦᱮᱧ ᱫᱚ ᱵᱟᱦᱟ ᱨᱮᱱᱟᱜ ᱛᱮᱭᱟᱨᱟ ᱵᱮᱱᱟᱣ ᱦᱚᱪᱚ ᱠᱟᱛᱮᱧ ᱟᱹᱜᱩ ᱠᱟᱜᱼᱟ ᱟᱨ ᱢᱤᱫᱴᱟᱝ ᱠᱮᱠ ᱤᱧ ᱟᱹᱜᱩ ᱠᱟᱜᱼᱟ ᱟᱨ ᱢᱤᱫᱴᱟᱝ ᱜᱮ ᱚᱱᱟ ᱤᱭᱟᱹ ᱠᱮᱱᱰᱮᱞ ᱤᱧ ᱟᱹᱜᱩ ᱠᱟᱜᱼᱟ ᱟᱨ ᱱᱤᱛᱚᱜ ᱥᱟᱡᱟᱣᱟᱵᱚᱱ ᱟᱨ ᱥᱟᱡᱟᱣ ᱠᱟᱛᱮ ᱠᱮᱠ ᱵᱚ ᱜᱮᱫᱟ ᱦᱮᱯᱤ ᱵᱟᱨᱛᱷᱰᱮ ᱴᱩ ᱭᱩ ᱦᱮᱯᱤ ᱵᱟᱨᱛᱷᱰᱮ ᱴᱩ ᱢᱤ ᱚᱱᱠᱟ ᱠᱚ ᱞᱟᱹᱭᱟ Happy birthday to me. ᱟᱨ ᱛᱮᱦᱮᱧ ᱫᱚ ᱞᱟᱹᱭ ᱢᱮ ᱤᱧᱟᱹᱜ ᱡᱟᱱᱟᱢ ᱢᱟᱦᱟ ᱠᱟᱱᱟ ᱱᱤᱛᱚᱜ ᱫᱚ ᱤᱧᱟᱹᱜ ᱡᱟᱱᱟᱢ ᱢᱟᱦᱟ ᱠᱟᱱᱟ ᱱᱤᱛᱚᱜ ᱫᱚ ᱵᱟᱝ ᱛᱮᱦᱮᱧ ᱫᱚ ᱤᱧᱟᱹᱜ ᱡᱟᱱᱟᱢ ᱢᱟᱦᱟ ᱠᱟᱱᱟ ᱤᱧᱟᱹᱜ ᱡᱟᱱᱟᱢ ᱢᱟᱦᱟ ᱡᱟᱦᱟᱢ ᱫᱚ ᱵᱟᱝ ᱡᱟᱱᱟᱢ ᱡᱟᱦᱟᱢ

ᱡᱚᱢ ᱡᱚᱢ ᱛᱮ ᱜᱚᱴᱟ ᱢᱚᱪᱟ ᱪᱮᱫ ᱞᱮᱠᱟ ᱵᱩᱡᱷᱟᱹᱜ ᱠᱟᱱᱟ ᱭᱟ ᱠᱮᱠ ᱥᱤᱵᱤᱞ ᱠᱟᱱᱟ ᱥᱮ ᱵᱟᱝᱟ ᱯᱷᱨᱮᱥ ᱜᱮᱭᱟ ᱥᱮ ᱥᱚᱸᱜᱮ ᱟᱹᱜᱩᱣᱟᱜ ᱫᱚ ᱯᱷᱨᱮᱥ ᱜᱮ ᱛᱟᱦᱮᱱᱟ ᱱᱚᱣᱟ ᱫᱚ ᱤᱧᱟᱹᱜ ᱠᱮᱠ ᱟᱨ ᱵᱟᱵᱟ ᱫᱚ ᱠᱟᱹᱴᱤᱡ ᱜᱟᱱ ᱡᱚᱢ ᱠᱟᱛᱮ ᱫᱚᱦᱚ ᱦᱚᱴᱚ ᱠᱟᱜ ᱱᱟᱭ ᱱᱚᱣᱟ ᱦᱚᱸ ᱟᱢᱮᱢ ᱡᱚᱢᱟ ᱵᱤᱴᱤ ᱦᱮᱸ ᱤᱱᱠᱟᱹ ᱢᱮᱛᱟᱫᱤᱧ ᱛᱷᱟᱲᱮ ᱠᱟᱹᱧ ᱟᱢ ᱡᱚᱢᱮ ᱚᱱᱟ ᱫᱚ ᱠᱮᱠ ᱠᱚ ᱡᱚᱢ ᱵᱟᱲᱟ ᱥᱟᱹᱛ ᱠᱟᱛᱮ ᱱᱤᱛᱚᱜ ᱫᱚ ᱟᱹᱞᱤᱧ ᱪᱩᱞᱟᱹ ᱵᱩᱴᱟᱹ ᱨᱮ ᱩᱛᱩ ᱪᱚᱸᱫᱟ ᱟᱠᱟᱫ ᱟᱹᱞᱤᱧ ᱱᱚᱜᱼᱚ ᱱᱚᱛᱮ ᱨᱮ ᱟᱨ ᱛᱮᱦᱮᱧ ᱫᱚ ᱟᱞᱮ ᱡᱤᱞ ᱞᱮ ᱩᱛᱩᱭᱮᱜᱼᱟ ᱪᱮᱫ ᱵᱚᱱ ᱩᱛᱩᱭᱮᱜᱼᱟ ᱞᱟᱹᱭ ᱢᱮ ᱥᱮᱴᱤ ᱦᱮᱸ ᱩᱛᱩ ᱵᱟᱝ ᱜᱮ ᱡᱤᱞ ᱩᱛᱩᱭᱟᱞᱮ ᱦᱮᱸ ᱡᱤᱞ ᱩᱛᱩᱭᱮᱜᱼᱟ ᱞᱮ ᱟᱨ ᱪᱩᱞᱦᱟᱹ ᱥᱩᱨ ᱨᱮ ᱦᱚᱨᱚᱜ ᱠᱟᱜ ᱞᱤᱧ ᱡᱩᱨᱩᱜ ᱡᱩᱨᱩᱜ ᱛᱮᱞᱤᱧ ᱤᱥᱤᱱᱮᱜᱼᱟ ᱱᱚᱛᱮ ᱨᱮ ᱡᱤᱞ ᱩᱛᱩ ᱪᱚᱸᱫᱟ ᱟᱠᱟᱜ ᱞᱮ ᱟᱨ ᱦᱚᱯᱚᱱ ᱵᱤᱴᱤ ᱫᱚ ᱰᱨᱮᱥ ᱠᱚ ᱪᱮᱧᱡᱽ ᱠᱟᱛᱮᱱ ᱜᱤᱛᱤᱡ ᱟᱠᱟᱱᱟᱭ ᱱᱚᱛᱮ ᱨᱮᱜᱮ ᱪᱟᱹᱴᱟᱹᱭ ᱟᱨ ᱛᱟᱹᱠᱤᱭᱟᱹ ᱠᱚᱭ ᱟᱹᱜᱩ ᱟᱠᱟᱜᱼᱟ

ᱞᱚᱞᱚ ᱜᱮᱭᱟ ᱯᱷᱩᱴ ᱛᱮᱠᱚ ᱞᱟᱲᱮ ᱠᱚᱣᱟ ᱮᱠᱟᱱ ᱵᱮᱴᱟᱭ ᱚ ᱥᱟᱱᱟᱢ ᱠᱚᱜᱮ ᱥᱟᱹᱜᱩᱱ ᱥᱮᱛᱟᱜ ᱟᱨ ᱛᱮᱦᱮᱧ ᱫᱚ ᱫᱚᱥᱟᱨ ᱥᱮᱛᱟᱜ ᱠᱟᱱᱟ ᱦᱚᱞᱟ ᱡᱚᱢ ᱵᱟᱲᱟ ᱠᱟᱛᱮ ᱡᱟᱹᱯᱤᱫ ᱠᱮᱜᱼᱟ ᱞᱮ ᱟᱨ ᱤᱱᱟᱹ ᱛᱟᱨᱯᱚᱨᱮ ᱛᱮᱦᱮᱧ ᱦᱚᱸ ᱵᱮᱨᱮᱫ ᱠᱟᱛᱮ ᱥᱮᱛᱟᱜ ᱠᱷᱚᱱᱟᱜ ᱥᱟᱱᱰᱮ ᱠᱟᱱᱟ ᱛᱮᱦᱮᱧ ᱢᱟ ᱮᱱᱠᱷᱟᱱ ᱫᱚ ᱚᱲᱟᱜ ᱨᱮ ᱟᱹᱨᱩᱵ ᱵᱟᱲᱟ ᱠᱚ ᱡᱚᱜ ᱵᱟᱲᱟ ᱠᱟᱹᱢᱤ ᱠᱚ ᱡᱚᱛᱚᱣᱟᱜ ᱥᱟᱹᱛ ᱮᱱᱟ ᱚᱲᱟᱜ ᱠᱚᱦᱚᱸ ᱞᱤᱧ ᱟᱹᱨᱩᱵ ᱚᱰᱚᱠ ᱠᱮᱜᱼᱟ ᱱᱚᱛᱮ ᱨᱮ ᱢᱮᱱᱟᱭᱟ ᱦᱚᱯᱚᱱ ᱴᱤ ᱦᱚᱸ ᱟᱨ ᱜᱟᱯᱟ ᱫᱚ ᱱᱟᱦᱟᱜ ᱤᱭᱟᱹ ᱴᱨᱟᱭᱵᱮᱞ ᱠᱟᱞᱪᱟᱨ ᱥᱳᱥᱟᱭᱴᱤ ᱪᱟᱞᱟᱜ ᱟᱞᱮ ᱚᱸᱰᱮᱱᱟᱜ ᱠᱚᱢᱯᱤᱴᱤᱥᱚᱱ ᱯᱨᱳᱜᱨᱟᱢ ᱠᱚ ᱢᱮᱱᱟᱜᱼᱟ ᱛᱚ ᱚᱱᱟ ᱵᱟᱠᱷᱨᱟ ᱛᱮᱦᱮᱧ ᱫᱚ ᱛᱮᱭᱟᱨᱤ ᱠᱚ ᱦᱩᱭᱩᱜᱼᱟ ᱟᱨ ᱛᱮᱦᱮᱧᱟᱜ ᱵᱞᱚᱜᱽ ᱫᱚ ᱱᱚᱰᱮ ᱜᱮ ᱢᱩᱪᱟᱹᱫ ᱦᱩᱭᱩᱜᱼᱟ

ᱟᱨ ᱪᱮᱛᱟ ᱟᱨ ᱡᱚᱢ ᱠᱤᱱ ᱛᱟᱦᱮᱸ ᱠᱮᱠ ᱟᱨ ᱚᱱᱟ ᱠᱟᱜᱚᱡᱽ ᱠᱚ ᱜᱤᱰᱤ ᱠᱤᱱ ᱵᱟᱲᱜᱮ ᱥᱮᱫ ᱦᱮᱸ ᱟᱨ ᱴᱷᱩᱝᱜᱟ ᱠᱚ ᱦᱚᱸ ᱟᱨ ᱥᱮᱛᱟᱜ ᱥᱮᱛᱟᱜ ᱡᱚᱜ ᱨᱟᱪᱟ ᱠᱟᱹᱢᱤ ᱠᱚᱫᱚ ᱥᱟᱹᱛ ᱠᱮᱜᱼᱟ ᱞᱤᱧ ᱟᱨ ᱥᱮᱛᱟᱜ ᱨᱮ ᱱᱚᱛᱮ ᱨᱟᱪᱟ ᱠᱚᱦᱚᱸ ᱞᱤᱧ ᱟᱹᱨᱩᱵ ᱯᱷᱩᱨᱪᱟᱹ ᱠᱮᱜᱼᱟ ᱩᱠᱩᱨ ᱢᱟᱢᱟᱭᱳ ᱢᱟᱢᱟᱭᱳ ᱦᱟᱹᱱᱤ ᱚ ᱡᱮᱰᱮᱨ ᱟᱠᱟᱱᱟᱢ ᱵᱟᱭ ᱧᱮᱞᱚᱜ ᱠᱟᱱᱟ ᱦᱟᱱᱛᱮ ᱥᱮᱛᱟᱜ ᱥᱮᱛᱟᱜ ᱨᱟᱪᱟ ᱠᱚ ᱟᱹᱨᱩᱵ ᱥᱟᱯᱷᱟ ᱟᱠᱟᱫ ᱞᱤᱧ ᱟᱨ ᱚᱲᱟᱜ ᱠᱚᱦᱚᱸ ᱱᱚᱛᱮ ᱦᱟᱣᱮᱫ ᱦᱚᱸ ᱟᱹᱣᱨᱤ ᱦᱟᱣᱮᱫᱚᱜᱼᱟ ᱴᱷᱤᱠ ᱜᱮᱭᱟ ᱛᱚᱵᱮ ᱛᱮᱦᱮᱧᱟᱜ ᱵᱞᱚᱜ ᱫᱚ ᱱᱚᱰᱮ ᱜᱮ ᱢᱩᱪᱟᱹᱫᱟᱵᱚᱱ ᱟᱨ ᱜᱟᱯᱟ ᱱᱟᱜ ᱡᱩᱫᱤ ᱥᱚᱢᱚᱭ ᱧᱟᱢᱟᱹᱧ ᱴᱨᱟᱭᱵᱮᱞ ᱠᱟᱞᱪᱟᱨ ᱥᱳᱥᱟᱭᱴᱤ ᱨᱮ ᱡᱟᱦᱟᱸ ᱨᱮᱱᱟᱜ ᱯᱨᱳᱜᱨᱟᱢ ᱞᱟᱹᱜᱤᱫ ᱪᱟᱞᱟᱜ ᱠᱟᱱᱟᱞᱮ ᱛᱚ ᱩᱱ ᱡᱚᱠᱷᱚᱱ ᱵᱞᱚᱜ ᱵᱮᱱᱟᱣ ᱦᱩᱭᱩᱜᱼᱟ ᱟᱨ ᱧᱟᱯᱟᱢᱟᱵᱚᱱ ᱱᱟᱦᱟᱜ ᱫᱚᱥᱟᱨ ᱵᱞᱚᱜ ᱨᱮ ᱢᱟ ᱮᱱᱠᱷᱟᱱ ᱥᱟᱱᱟᱢ ᱠᱚ ᱵᱟᱭ ᱵᱟᱭ